ᱟᱨ ᱟᱭ ᱮᱥ ᱮ ᱞᱟᱹᱭ ᱠᱮᱫᱟ ᱡᱟ ᱦᱩᱭᱩᱜᱼᱟ ᱥᱚᱢᱟᱡᱽ ᱞᱮᱠᱟᱛᱮ ᱦᱩᱭᱩᱜᱼᱟ ᱥᱚᱢᱟᱡᱽ ᱵᱟᱦᱨᱮ ᱚᱸᱰᱮ ᱚᱠᱚᱭ ᱦᱚᱸ ᱵᱟᱠᱚ ᱠᱚᱨᱟᱣ ᱫᱟᱲᱮᱭᱟᱜᱼᱟ ᱟᱨ ᱡᱮᱦᱮᱛᱩ ᱟᱯᱮᱭᱟᱜ ᱚᱸᱰᱮ ᱯᱟᱨᱚᱢᱯᱚᱨᱤᱠ ᱜᱨᱟᱢ ᱥᱚᱵᱷᱟ ᱵᱮᱵᱚᱥᱛᱟ ᱢᱮᱱᱟᱜᱼᱟ ᱤᱱᱟᱹ ᱯᱚᱨᱮ ᱱᱟᱨᱟᱱ ᱢᱩᱨᱢᱩ ᱠᱚ ᱟᱠᱚ ᱡᱟᱦᱟᱸ ᱛᱤᱱᱟᱹᱜ ᱢᱮᱱᱟᱜ ᱠᱚᱣᱟ ᱤᱵᱷᱮᱱ ᱥᱟᱞᱠᱷᱟᱱ ᱢᱩᱨᱢᱩ ᱦᱚᱸ ᱵᱟᱠᱚ ᱦᱚᱦᱚ ᱟᱭᱟ ᱞᱟᱹᱭᱮᱫ ᱛᱟᱦᱮᱸᱫ ᱠᱚ ᱥᱟᱞᱠᱷᱟᱱ ᱢᱩᱨᱢᱩ ᱦᱚᱸ ᱛᱮᱦᱮᱧ ᱥᱚᱢᱟᱡᱽ ᱨᱮ ᱠᱨᱟᱭᱤᱢ ᱮᱫ ᱠᱷᱟᱱ ᱫᱚ ᱩᱱᱤ ᱦᱚᱲᱟᱜ ᱵᱟᱝ ᱦᱩᱭᱩᱜᱼᱟ ᱡᱚᱦᱟᱨ ᱫᱤᱥᱚᱢ ᱯᱮᱲᱟ ᱛᱮᱦᱮᱧ ᱫᱚᱵᱚᱱ ᱥᱚᱦᱚᱨ ᱥᱮᱴᱮᱨ ᱞᱮᱱᱟ ᱢᱮᱱᱫᱚ ᱱᱚᱜᱼᱚᱭ ᱵᱷᱚᱸᱡᱽ ᱫᱤᱥᱚᱢ ᱛᱟᱞᱟ ᱵᱟᱸᱜᱽᱨᱤ ᱯᱚᱥᱤ ᱵᱞᱚᱠ ᱥᱩᱨ ᱡᱟᱦᱟᱸ ᱥᱮᱸᱜᱮᱞ ᱥᱚᱝᱜᱚᱴᱷᱚᱱ ᱟᱨ ᱢᱟᱹᱡᱷᱤ ᱯᱟᱨᱜᱟᱱᱟ ᱠᱚ ᱛᱟᱞᱟ ᱨᱮ ᱢᱤᱫᱴᱟᱝ ᱮᱴᱠᱮᱴᱚᱬᱮ ᱡᱟᱦᱟᱸ ᱥᱤᱨᱡᱟᱹᱣ ᱞᱮᱱ ᱢᱮᱱᱠᱷᱟᱱ ᱛᱮᱦᱮᱧ ᱠᱩᱲᱤᱭᱟᱹ ᱛᱟᱹᱨᱤᱠᱷ ᱠᱟᱱᱟ ᱡᱟᱦᱟᱸ ᱥᱮᱸᱜᱮᱞ ᱚᱵᱷᱤᱡᱟᱱ ᱨᱮ ᱡᱟᱦᱟᱸ ᱛᱤᱱᱟᱹᱜ ᱜᱮ ᱨᱟᱹᱥᱭᱟᱹ ᱠᱚ ᱟᱨ ᱜᱚᱢᱠᱮ ᱠᱚᱠᱚ ᱛᱟᱦᱮᱸ ᱠᱟᱱ ᱩᱱᱠᱩ ᱠᱚ ᱱᱮᱰᱟ ᱜᱚᱸᱰᱟ ᱫᱤᱱ ᱞᱮᱫ ᱛᱮᱦᱮᱧᱟᱜ ᱫᱤᱱ ᱨᱮ ᱦᱩᱱᱟᱹᱝ ᱱᱚᱸᱰᱮ ᱥᱩᱱᱫᱚᱨ ᱢᱳᱦᱚᱱ ᱜᱚᱢᱠᱮ ᱛᱤᱠᱤᱱᱟᱜ ᱵᱷᱟᱸᱰᱟᱱ ᱠᱩᱲᱟᱹᱱ ᱠᱟᱹᱢᱤ ᱦᱚᱨᱟ ᱠᱚ ᱯᱟᱨᱚᱢ ᱠᱮᱜᱼᱟ ᱢᱮᱱᱛᱮ ᱠᱚ ᱢᱮᱱ ᱞᱮᱜᱼᱟ ᱢᱮᱱᱠᱷᱟᱱ ᱛᱚ ᱵᱷᱚᱸᱡᱽ ᱫᱤᱥᱚᱢ ᱯᱟᱨᱜᱟᱱᱟ ᱟᱨ ᱵᱟᱞᱮ ᱫᱤᱥᱚᱢ ᱯᱟᱨᱜᱟᱱᱟ ᱠᱚᱦᱚᱸ ᱚᱸᱰᱮ ᱢᱤᱫᱴᱟᱝ ᱠᱟᱛᱷᱟ ᱡᱤᱛ ᱠᱚ ᱫᱚᱦᱚ ᱞᱮᱫ ᱛᱟᱦᱮᱸᱫ ᱡᱮ ᱚᱠᱟ ᱞᱮᱠᱟ ᱢᱟᱹᱡᱷᱤ ᱯᱟᱨᱜᱟᱱᱟ ᱛᱟᱦᱮᱱ ᱛᱩᱞᱩᱡ ᱥᱮᱸᱜᱮᱞ ᱥᱚᱝᱜᱚᱴᱷᱚᱱ ᱱᱚᱣᱟ ᱟᱛᱳ ᱨᱮ ᱵᱷᱟᱸᱰᱟᱱ ᱠᱟᱹᱢᱤ ᱦᱚᱨᱟᱭ ᱯᱟᱨᱚᱢᱟ ᱢᱮᱱᱛᱮ ᱢᱮᱱᱠᱷᱟᱱ ᱛᱮᱦᱮᱧ ᱱᱚᱣᱟ ᱴᱷᱟᱶ ᱨᱮ ᱡᱟᱦᱟᱸ ᱵᱚᱱ ᱧᱮᱞ ᱠᱮᱜᱼᱟ ᱟᱵᱚ ᱦᱮᱡ ᱠᱟᱛᱮ ᱵᱚᱱ ᱥᱴᱚᱰᱤ ᱠᱮᱜᱼᱟ ᱵᱚᱱ ᱱᱚᱸᱰᱮ ᱡᱮ ᱛᱮᱦᱮᱧ ᱥᱟᱞᱠᱷᱟᱱ ᱠᱚᱣᱟᱜ ᱫᱚ ᱱᱚᱸᱰᱮ ᱥᱮᱸᱜᱮᱞ ᱚᱵᱷᱤᱡᱟᱱ ᱠᱚᱣᱟᱜ ᱫᱚ ᱪᱤᱛᱟᱛ ᱦᱚᱸ ᱱᱚᱸᱰᱮ ᱱᱟ ᱜᱚᱱᱫᱷᱚ ᱜᱮᱛᱟ ᱠᱚ ᱵᱟᱹᱱᱩᱜ ᱟᱱᱟᱝ ᱛᱚ ᱛᱮᱦᱮᱧ ᱱᱚᱸᱰᱮ ᱠᱷᱚᱱ ᱵᱟᱲᱟᱭ ᱧᱟᱢᱚᱜᱚᱜ ᱠᱟᱱᱟ ᱡᱮ ᱯᱩᱞᱤᱥ ᱯᱨᱚᱥᱟᱥᱚᱱ ᱛᱮᱦᱮᱧ ᱥᱩᱱᱫᱚᱨ ᱢᱳᱦᱚᱱ ᱜᱚᱢᱠᱮ ᱛᱟᱹᱠᱤᱱ ᱟᱨ ᱚᱱᱟ ᱨᱮ ᱚᱲᱟᱜ ᱨᱮᱱ ᱜᱷᱟᱨᱚᱸᱡᱽ ᱠᱚ ᱪᱮᱫ ᱠᱷᱟᱹᱛᱤᱨ ᱯᱩᱞᱤᱥᱮ ᱩᱴᱷᱟᱹᱣ ᱠᱟᱛᱮ ᱤᱫᱤ ᱠᱮᱫ ᱠᱚᱣᱟᱭ ᱧᱩᱛ ᱧᱤᱫᱟᱹ ᱠᱟᱲᱟᱝ ᱠᱩᱪᱟᱹᱝ ᱛᱟᱞᱟ ᱧᱤᱫᱟᱹ ᱨᱮ ᱚᱱᱟ ᱫᱚ ᱥᱚᱢᱚᱭ ᱜᱮ ᱞᱟᱹᱞᱟᱹᱭᱟᱭ ᱚᱠᱛᱚᱭ ᱞᱟᱹᱞᱟᱹᱭᱟᱭ ᱪᱮᱫ ᱠᱷᱟᱹᱛᱤᱨ ᱠᱚ ᱤᱫᱤᱭᱟᱠᱟᱫ ᱠᱚᱣᱟ ᱛᱚ ᱛᱮᱦᱮᱧ ᱱᱚᱸᱰᱮ ᱡᱟᱦᱟᱸ ᱛᱤᱱᱟᱹᱜ ᱵᱷᱚᱸᱡᱽ ᱫᱤᱥᱚᱢ ᱯᱟᱨᱜᱟᱱᱟ ᱦᱩᱭᱮᱱ ᱟᱨ ᱵᱟᱠᱷᱟᱱ ᱵᱟᱞᱮ ᱫᱤᱥᱚᱢ ᱯᱟᱨᱜᱟᱱᱟ ᱟᱨ ᱵᱟᱠᱷᱟᱱ ᱱᱚᱣᱟ ᱟᱠᱟ ᱯᱟᱹᱠᱟᱹᱨ ᱡᱟᱦᱟᱸ ᱛᱤᱱᱟᱹᱜ ᱴᱚᱴᱷᱟ ᱨᱮᱱ ᱢᱟᱹᱡᱷᱤ ᱵᱟᱵᱟ ᱠᱚᱠᱚ ᱦᱮᱡ ᱞᱮᱱ ᱛᱚ ᱩᱱᱠᱩ ᱱᱤᱛᱳᱜ ᱱᱚᱸᱰᱮ ᱠᱟᱛᱷᱟ ᱫᱩᱨᱠᱩᱴᱤᱭᱟᱹ ᱤᱫᱤ ᱠᱟᱛᱮᱫ ᱡᱟᱦᱟᱸ ᱢᱤᱫᱴᱟᱝ ᱮᱴᱠᱮᱴᱚᱬᱮ ᱥᱤᱨᱡᱟᱹᱣ ᱞᱮᱱ ᱟᱨ ᱵᱟᱠᱷᱟᱱ ᱫᱚ ᱡᱟᱦᱟᱸ ᱟᱱᱟᱴ ᱨᱮᱵᱚᱱ ᱥᱮᱴᱮᱨ ᱟᱠᱟᱱ ᱢᱮᱱ ᱫᱚ ᱫᱩᱨᱠᱩᱴᱤᱭᱟᱹ ᱜᱚᱨᱟᱢ ᱨᱮ ᱡᱟᱦᱟᱸ ᱫᱩᱯᱲᱩᱵ ᱦᱩᱭ ᱞᱮᱱ ᱚᱸᱰᱮ ᱠᱷᱚᱱ ᱱᱤᱛᱳᱜ ᱫᱚ ᱵᱚᱱ ᱥᱚᱦᱚᱨ ᱥᱮᱴᱮᱨ ᱟᱠᱟᱱᱟ ᱵᱟᱸᱜᱽᱨᱤ ᱯᱚᱥᱤ ᱯᱩᱞᱤᱥ ᱴᱮᱥᱚᱱ ᱛᱮ ᱛᱚ ᱯᱩᱞᱤᱥ ᱴᱮᱥᱚᱱ ᱨᱮ ᱥᱮᱴᱮᱨ ᱠᱟᱛᱮᱫ ᱵᱟᱞᱮ ᱫᱤᱥᱚᱢ ᱯᱟᱨᱜᱟᱱᱟ ᱵᱟᱵᱟ ᱛᱚ ᱪᱮᱫ ᱪᱮᱫ ᱠᱟᱛᱷᱟ ᱚᱸᱰᱮ ᱠᱷᱚᱱ ᱠᱤᱱ ᱧᱟᱢ ᱛᱩᱫ ᱟᱹᱜᱩ ᱟᱠᱟᱫ ᱛᱮ ᱩᱱᱠᱤᱱ ᱥᱟᱞᱟᱜ ᱠᱤᱪᱷᱤ ᱜᱟᱞᱚᱪ ᱵᱚᱱ ᱨᱮᱭᱟᱜ ᱯᱟᱨᱜᱟᱱᱟ ᱵᱟᱵᱟ ᱡᱚᱦᱟᱨ ᱡᱚᱦᱟᱨ ᱜᱮ ᱡᱚᱦᱟᱨ ᱜᱮ ᱛᱚ ᱱᱚᱜᱼᱚᱭ ᱛᱷᱟᱱᱟ ᱵᱷᱤᱛᱨᱤ ᱵᱚᱱ ᱵᱚᱞᱚ ᱞᱮᱱᱟ ᱛᱮᱦᱮᱧ ᱱᱚᱜᱼᱚ ᱱᱩᱱ ᱢᱟᱨᱟᱝ ᱠᱟᱛᱷᱟ ᱢᱤᱫᱴᱟᱱ ᱥᱤᱨᱡᱟᱹᱣ ᱟᱠᱟᱱᱟ ᱟᱨ ᱵᱟᱠᱷᱟᱱ ᱠᱨᱤᱭᱮᱴ ᱟᱠᱟᱱᱟ ᱛᱚ ᱱᱚᱣᱟ ᱵᱟᱵᱚᱫ ᱠᱚᱫᱚ ᱪᱮᱫ ᱠᱚ ᱚᱱᱟ ᱵᱷᱤᱛᱨᱤ ᱵᱚᱱ ᱵᱚᱞᱚ ᱞᱮᱱᱟ ᱡᱮᱦᱮᱛᱩ ᱵᱟᱞᱮ ᱫᱤᱥᱚᱢ ᱯᱟᱨᱜᱟᱱᱟ ᱵᱟᱵᱟ ᱠᱟᱱᱟ ᱪᱮᱫ ᱠᱚᱵᱚᱱ ᱧᱟᱢ ᱛᱩᱫ ᱟᱠᱟᱫᱟ ᱚᱱᱟ ᱠᱟᱛᱷᱟ ᱫᱤᱥᱚᱢ ᱦᱚᱲ ᱵᱟᱲᱟᱭ ᱦᱚᱪᱚ ᱦᱚᱸ ᱟᱫᱚ ᱫᱤᱥᱚᱢ ᱦᱚᱲ ᱱᱚᱣᱟ ᱵᱚᱱ ᱵᱟᱲᱟᱭ ᱦᱚᱪᱚ ᱠᱚᱣᱟ ᱡᱮᱦᱮᱛᱩ ᱛᱮᱦᱮᱧ ᱟᱵᱚᱣᱟᱜ ᱡᱟᱦᱟᱸ ᱥᱚᱢᱟᱡᱽ ᱨᱮ ᱢᱤᱫᱴᱟᱝ ᱟᱵᱚ ᱵᱷᱤᱛᱤᱨ ᱨᱮ ᱮᱴᱠᱮᱴᱚᱬᱮ ᱥᱤᱨᱡᱟᱹᱣ ᱟᱠᱟᱱᱟ ᱥᱟᱶ ᱵᱷᱤᱛᱤᱨ ᱨᱮ ᱵᱟᱫᱽ ᱵᱤᱵᱟᱹᱫᱽ ᱦᱩᱭ ᱟᱠᱟᱱᱟ ᱡᱷᱟᱢᱮᱞᱟ ᱦᱩᱭ ᱟᱠᱟᱱᱟ ᱱᱚᱣᱟ ᱨᱮᱱᱟᱜ ᱚᱠᱟ ᱫᱷᱩᱨᱠᱩᱴᱤ ᱟᱹᱛᱩ ᱨᱮ ᱱᱤᱛᱚᱜ ᱜᱚᱴᱟ ᱫᱤᱥᱚᱢ ᱪᱷᱩᱲᱭᱟᱹᱣ ᱪᱟᱵᱟ ᱟᱠᱟᱱᱟ ᱟᱫᱚ ᱱᱚᱜᱼᱚᱭ ᱟᱠᱚ ᱩᱱᱠᱩ ᱥᱮᱸᱜᱮᱞ ᱚᱵᱷᱤᱡᱟᱱ ᱱᱚᱸᱰᱮ ᱠᱚ ᱵᱷᱟᱸᱰᱟᱱ ᱠᱚᱣᱟ ᱛᱮᱦᱮᱧ ᱦᱚᱸ ᱟᱨ ᱛᱮᱦᱮᱧ ᱦᱚᱸᱠᱚ ᱵᱷᱟᱸᱰᱟᱱᱚᱜ ᱠᱷᱟᱱ ᱫᱚ ᱟᱠᱚ ᱯᱩᱞᱤᱥ ᱯᱨᱚᱥᱟᱥᱚᱱᱤᱠ ᱜᱚᱲᱚ ᱠᱚ ᱠᱷᱚᱡᱽ ᱞᱮᱫᱮᱭᱟ ᱡᱮ ᱟᱞᱮ ᱜᱚᱲᱚ ᱮᱢᱟ ᱞᱮᱢ ᱟᱞᱮ ᱵᱷᱟᱸᱰᱟᱱᱚᱜᱼᱟ ᱞᱮ ᱟᱫᱚ ᱱᱚᱣᱟ ᱞᱮᱠᱟᱛᱮ ᱟᱵᱚ ᱯᱩᱞᱤᱥ ᱯᱨᱚᱥᱟᱥᱚᱱᱤᱠ ᱴᱷᱮᱱ ᱪᱟᱞᱟᱣ ᱟᱴᱷᱨᱚ ᱛᱟᱹᱨᱤᱠᱷ ᱫᱷᱩᱨᱠᱩᱴᱤ ᱟᱹᱛᱩ ᱨᱮᱱ ᱢᱟᱹᱡᱷᱤ ᱢᱟᱯᱟᱡᱤ ᱠᱚ ᱥᱟᱶᱛᱮ ᱟᱹᱛᱩ ᱦᱚᱲ ᱠᱚ ᱪᱟᱞᱟᱣ ᱠᱟᱛᱮᱫ ᱚᱸᱰᱮ ᱟᱠᱚ ᱦᱚᱸ ᱢᱤᱫᱴᱮᱱ ᱫᱟᱹᱵᱤ ᱠᱚ ᱮᱢ ᱠᱮᱜᱼᱟ ᱟᱠᱚ ᱯᱟᱦᱴᱟ ᱠᱷᱚᱱ ᱦᱚᱸ ᱡᱮ ᱟᱞᱮ ᱱᱚᱣᱟ ᱥᱚᱢᱟᱡᱽ ᱨᱮᱱᱟᱜ ᱵᱟᱹᱲᱤᱡ ᱦᱩᱭᱩᱜ ᱠᱟᱱᱟ ᱱᱩᱭ ᱟᱞᱮ ᱠᱨᱟᱭᱤᱢᱮᱜᱼᱟ ᱱᱩᱠᱩ ᱱᱩᱠᱩ ᱠᱨᱟᱭᱤᱢᱮᱜ ᱛᱟᱞᱮᱭᱟ ᱠᱚ ᱥᱚᱢᱟᱡᱽ ᱠᱚ ᱵᱟᱹᱲᱤᱡᱮᱜᱼᱟ ᱛᱚ ᱱᱩᱠᱩ ᱟᱹᱭᱤᱱ ᱞᱮᱠᱟᱛᱮ ᱟᱵᱚ ᱪᱮᱛᱟᱱ ᱠᱟᱨᱵᱟᱭ ᱦᱩᱭᱩᱜ ᱢᱟ ᱚᱱᱟ ᱵᱚᱱ ᱚᱞ ᱠᱟᱛᱮ ᱵᱚᱱ ᱮᱢ ᱞᱮᱫ ᱛᱟᱦᱮᱸᱫ ᱟᱫᱚ ᱚᱱᱟ ᱞᱮᱠᱟ ᱦᱤᱥᱟᱹᱵ ᱛᱮᱜᱮ ᱱᱚᱜᱼᱚᱭ ᱦᱚᱞᱟᱱᱚᱜ ᱧᱤᱫᱟᱹ ᱩᱱᱠᱩ ᱠᱚ ᱩᱴᱷᱟᱹᱣ ᱟᱠᱟᱫ ᱠᱚᱣᱟ ᱚᱸᱰᱮᱱ ᱠᱚ ᱫᱚᱨᱠᱩᱴᱤᱭᱟᱹ ᱟᱹᱛᱩ ᱨᱮᱱ ᱡᱟᱦᱟᱸᱭ ᱱᱟᱨᱟᱱ ᱢᱩᱨᱢᱩ ᱦᱚᱛᱮᱡ ᱛᱮ ᱚᱠᱟ ᱦᱟᱸᱜ ᱱᱚᱜᱼᱚᱭ ᱡᱷᱟᱢᱞᱟ ᱦᱩᱭᱩᱜ ᱠᱟᱱᱟ ᱛᱮᱦᱮᱧ ᱢᱤᱫᱴᱟᱝ ᱥᱚᱢᱟᱡᱽ ᱥᱚᱢᱟᱡᱽ ᱵᱷᱤᱛᱤᱨ ᱨᱮ ᱢᱤᱫᱴᱟᱝ ᱟᱹᱰᱤ ᱢᱟᱨᱟᱝ ᱮᱴᱠᱮᱴᱚᱬᱮ ᱥᱤᱨᱡᱟᱹᱜ ᱠᱟᱱ ᱫᱚ ᱩᱱᱠᱩ ᱩᱴᱷᱟᱹᱣ ᱟᱠᱟᱫ ᱠᱚᱣᱟ ᱠᱚ ᱟᱨ ᱟᱵᱚ ᱛᱮᱦᱮᱧ ᱚᱸᱰᱮ ᱟᱵᱚᱣᱟᱜ ᱯᱟᱨᱚᱢᱯᱚᱨᱤᱠ ᱜᱨᱟᱢ ᱥᱚᱵᱷᱟ ᱞᱮᱠᱟᱛᱮ ᱟᱵᱚᱣᱟᱜ ᱢᱟᱹᱡᱷᱤ ᱟᱠᱷᱲᱟ ᱛᱟᱦᱮᱸ ᱞᱮᱱᱟ ᱛᱚ ᱚᱱᱟ ᱟᱠᱷᱲᱟ ᱪᱟᱵᱟ ᱠᱟᱛᱮ ᱱᱚᱸᱰᱮ ᱵᱚᱱ ᱧᱮᱯᱮᱞ ᱛᱚᱨᱟᱭᱮᱱᱟ ᱧᱮᱯᱮᱞ ᱛᱚᱨᱟ ᱠᱟᱛᱮ ᱟᱭ ᱥᱤ ᱥᱟᱞᱟᱜ ᱫᱩᱲᱩᱵ ᱠᱟᱛᱮ ᱨᱚᱯᱚᱲ ᱦᱩᱭᱮᱱᱟ ᱟᱭ ᱥᱤ ᱱᱚᱣᱟᱭ ᱞᱟᱹᱭ ᱠᱮᱜᱼᱟ ᱡᱮ ᱛᱮᱦᱮᱧ ᱱᱩᱠᱩᱧ ᱟᱹᱜᱩ ᱟᱠᱟᱫ ᱠᱚᱣᱟ ᱮᱵᱚᱝ ᱟᱨ ᱡᱟᱦᱟᱸᱭ ᱢᱮᱱᱟᱜ ᱠᱚᱣᱟ ᱥᱮᱸᱜᱮᱞ ᱚᱵᱷᱤᱡᱟᱱ ᱨᱮ ᱱᱩᱠᱩ ᱥᱟᱞᱠᱷᱟᱱ ᱢᱩᱨᱢᱩ ᱱᱟᱨᱟᱱ ᱢᱩᱨᱢᱩ ᱩᱱᱠᱩ ᱞᱤᱥᱴᱮᱰ ᱛᱤᱱᱟᱹᱜ ᱢᱮᱱᱟᱜ ᱠᱚᱣᱟ ᱡᱷᱚᱛᱚ ᱩᱱᱠᱩ ᱩᱴᱷᱟᱹᱣ ᱪᱟᱵᱟ ᱠᱚᱣᱟ ᱩᱴᱷᱟᱹᱣ ᱪᱟᱵᱟ ᱠᱟᱛᱮ ᱩᱱᱠᱩ ᱟᱭᱤᱱ ᱨᱮᱱᱟᱜ ᱠᱟᱨᱵᱟᱭ ᱠᱚᱨᱟᱣ ᱟᱠᱚ ᱟᱠᱚ ᱪᱮᱛᱟᱱ ᱨᱮ ᱠᱟᱨᱵᱟᱭ ᱦᱩᱭᱩᱜᱼᱟ ᱛᱮᱦᱮᱧ ᱫᱚ ᱚᱱᱟᱜᱮ ᱦᱟᱸᱜ ᱱᱚᱰᱮ ᱟᱵᱚ ᱟᱭ ᱥᱤ ᱥᱟᱞᱟᱜ ᱨᱚᱯᱚᱲ ᱦᱩᱭᱱᱟ ᱟᱨ ᱚᱱᱟᱜᱮ ᱟᱭ ᱥᱤ ᱞᱟᱹᱭ ᱠᱮᱜᱼᱟ ᱡᱮ ᱫᱮᱠᱷᱚ ᱱᱚᱝᱠᱟ ᱱᱚᱝᱠᱟ ᱱᱩᱠᱩ ᱠᱨᱟᱭᱤᱢ ᱟᱠᱟᱫ ᱠᱚ ᱩᱱᱠᱩ ᱛᱮᱦᱮᱧ ᱮᱨᱮᱥᱴ ᱠᱚᱣᱟᱹᱧ ᱮᱵᱚᱝ ᱩᱱᱠᱩ ᱪᱮᱛᱟᱱ ᱨᱮ ᱠᱟᱨᱵᱟᱭ ᱦᱩᱭᱩᱜᱼᱟ ᱱᱚᱜᱼᱚ ᱱᱚᱝᱠᱟᱱᱟᱜ ᱨᱚᱯᱚᱲ ᱦᱩᱭᱱᱟ ᱡᱮᱦᱳ ᱟᱭ ᱮᱥ ᱮ ᱞᱟᱹᱭ ᱠᱮᱜᱼᱟ ᱡᱮ ᱟᱯᱮ ᱠᱚᱣᱟᱜ ᱠᱟᱹᱢᱤ ᱦᱚᱨᱟ ᱟᱹᱰᱤ ᱱᱟᱯᱟᱭᱟ ᱟᱯᱮ ᱥᱚᱝᱵᱤᱫᱷᱟᱱ ᱛᱮᱯᱮ ᱪᱟᱞᱟᱜ ᱠᱟᱱᱟ ᱮᱵᱚᱝ ᱢᱚᱴᱟᱢᱩᱴᱤ ᱯᱩᱨᱟᱹ ᱟᱹᱰᱤ ᱵᱷᱟᱹᱜᱤ ᱞᱟᱹᱭ ᱠᱮᱜᱼᱟ ᱟᱨ ᱚᱱᱟ ᱠᱟᱛᱷᱟᱭ ᱞᱟᱹᱭ ᱠᱮᱜᱼᱟ ᱛᱮᱦᱮᱧ ᱱᱚᱣᱟ ᱜᱮᱵᱚᱱ ᱟᱵᱚ ᱛᱷᱟᱱᱟ ᱠᱷᱚᱱ ᱵᱚᱱ ᱵᱟᱲᱟᱭ ᱤᱫᱤ ᱠᱮᱜᱼᱟ ᱵᱚᱱ ᱟᱨ ᱱᱚᱣᱟ ᱜᱮ ᱛᱮᱦᱮᱧ ᱫᱤᱥᱚᱢ ᱦᱚᱲ ᱴᱷᱮᱱ ᱵᱟᱲᱟᱭ ᱦᱩᱭᱩᱜ ᱠᱟᱱᱟ ᱵᱚᱱ ᱥᱚᱫᱚᱨᱮᱜᱼᱟ ᱥᱮ ᱵᱚᱱ ᱵᱟᱲᱟᱭ ᱦᱚᱪᱚ ᱠᱚᱣᱟ ᱛᱮᱦᱮᱧ ᱥᱮᱸᱜᱮᱞ ᱵᱟᱞᱟ ᱡᱩᱫᱤ ᱟᱡ ᱪᱮᱛᱟᱱ ᱨᱮ ᱟᱵᱚ ᱪᱮᱛᱟᱱ ᱨᱮ ᱠᱮᱥ ᱮᱜᱼᱟ ᱟᱹᱰᱤ ᱜᱟᱱ ᱛᱮᱦᱮᱧ ᱟᱡ ᱪᱮᱛᱟᱱ ᱨᱮ ᱵᱟᱵᱚᱱ ᱠᱮᱥᱮᱫ ᱠᱷᱟᱱ ᱟᱡ ᱫᱚ ᱩᱱᱤ ᱢᱤᱫᱴᱟᱝ ᱵᱟᱨᱮᱢᱵᱟᱨ ᱠᱟᱛᱮ ᱞᱟᱹᱭ ᱩᱱᱤ ᱯᱩᱪᱩᱡᱚᱜ ᱠᱟᱱᱟᱭ ᱟᱫᱚ ᱟᱵᱚ ᱦᱚᱸ ᱚᱱᱠᱟ ᱞᱮᱠᱟᱱᱟᱜ ᱠᱟᱨᱵᱟᱭ ᱦᱟᱛᱟᱣ ᱦᱩᱭ ᱟᱵᱚᱱᱟ ᱛᱮᱦᱮᱧ ᱫᱚ ᱫᱚᱨᱠᱩᱴᱤ ᱟᱹᱛᱩ ᱨᱮ ᱢᱟᱹᱡᱷᱤ ᱵᱟᱵᱟ ᱠᱚ ᱠᱟᱨᱵᱟᱭ ᱠᱚ ᱦᱟᱛᱟᱣ ᱞᱮᱫ ᱛᱮ ᱩᱱᱠᱩ ᱛᱮᱦᱮᱧ ᱜᱚᱦᱚᱲ ᱜᱚᱫ ᱠᱚᱣᱟ ᱟᱨ ᱩᱱᱠᱩ ᱠᱷᱟᱹᱲ ᱠᱚᱣᱟ ᱩᱱᱠᱩ ᱪᱮᱛᱟᱱ ᱨᱮ ᱠᱮᱥ ᱢᱤᱫᱴᱟᱝ ᱦᱩᱭᱩᱜᱼᱟ ᱟᱫᱚ ᱱᱚᱜᱼᱚ ᱱᱚᱣᱟ ᱦᱩᱭᱩᱜ ᱠᱟᱱᱟ ᱠᱟᱛᱷᱟ ᱟᱫᱚ ᱢᱟ ᱫᱤᱥᱚᱢ ᱦᱚᱲ ᱠᱚ ᱡᱟᱦᱟᱸ ᱯᱮ ᱧᱮᱞᱮᱫ ᱛᱟᱵᱚᱱᱟ ᱵᱟᱲᱟᱭᱮᱫᱼᱟ ᱯᱮ ᱫᱚᱨᱠᱩᱴᱤ ᱟᱹᱛᱩ ᱨᱮᱱᱟᱜ ᱠᱟᱛᱷᱟ ᱱᱚᱜᱼᱚᱭ ᱛᱮᱦᱮᱧ ᱢᱩᱪᱟᱹᱫ ᱟᱠᱟᱱᱟ ᱟᱨᱦᱚᱸ ᱱᱩᱠᱩ ᱠᱚ ᱱᱮᱰᱟᱭᱮᱫᱼᱟ ᱡᱮᱢᱚᱱ ᱦᱟᱸᱜ ᱛᱤᱥ ᱠᱚ ᱵᱷᱟᱸᱰᱟᱱᱚᱜᱼᱟ ᱵᱟᱠᱚ ᱵᱷᱟᱸᱰᱟᱱᱚᱜᱼᱟ ᱚᱱᱟ ᱢᱟ ᱛᱮᱦᱮᱧ ᱠᱷᱚᱱ ᱜᱮ ᱩᱱᱠᱩᱣᱟᱜ ᱵᱷᱟᱸᱰᱟᱱ ᱫᱚ ᱵᱚᱱᱫᱽ ᱟᱠᱟᱱᱟ ᱟᱨ ᱟᱭᱥᱮ ᱞᱟᱹᱭ ᱠᱮᱫᱟ ᱡᱟ ᱦᱩᱭᱩᱜᱼᱟ ᱥᱚᱢᱟᱡᱽ ᱞᱮᱠᱟᱛᱮ ᱦᱩᱭᱩᱜᱼᱟ ᱥᱚᱢᱟᱡᱽ ᱵᱟᱦᱨᱮ ᱚᱸᱰᱮ ᱚᱠᱚᱭ ᱦᱚᱸ ᱵᱟᱠᱚ ᱠᱚᱨᱟᱣ ᱫᱟᱲᱮᱭᱟᱜᱼᱟ ᱟᱨ ᱡᱮᱦᱮᱛᱩ ᱟᱯᱮᱭᱟᱜ ᱚᱸᱰᱮ ᱯᱟᱨᱚᱢᱯᱚᱨᱤᱠ ᱜᱨᱟᱢ ᱥᱚᱵᱷᱟ ᱵᱮᱵᱚᱥᱛᱟ ᱢᱮᱱᱟᱜᱼᱟ ᱟᱫᱚ ᱟᱯᱮ ᱞᱮᱠᱟ ᱛᱮᱯᱮ ᱠᱚᱨᱟᱣᱟ ᱟᱨ ᱚᱱᱠᱟ ᱞᱮᱠᱟ ᱛᱮᱜᱮ ᱟᱯᱮᱭᱟᱜ ᱦᱩᱭᱩᱜᱼᱟ ᱟᱨ ᱡᱟᱦᱟᱸᱭ ᱠᱚᱨᱟᱣ ᱠᱷᱟᱱ ᱫᱚᱠᱚ ᱱᱚᱣᱟ ᱫᱚ ᱟᱞᱮ ᱟᱭᱤᱱᱚᱛᱛᱚ ᱟᱞᱮ ᱟᱥᱨᱚᱭ ᱞᱮ ᱦᱟᱛᱟᱣ ᱜᱮᱭᱟ ᱟᱭᱤᱱᱚᱛᱛᱚ ᱩᱱᱠᱩ ᱪᱮᱛᱟᱱ ᱨᱮ ᱠᱟᱨᱵᱟᱭ ᱞᱮ ᱠᱚᱨᱟᱣᱟ ᱟᱨ ᱟᱭᱤᱱ ᱨᱮᱱᱟᱜ ᱞᱮᱠᱟᱛᱮ ᱩᱱᱠᱩ ᱟᱨᱮᱥᱴᱚᱜᱼᱟ ᱠᱚ ᱟᱫᱚ ᱦᱟᱸᱜ ᱱᱤᱛᱚᱜ ᱫᱚ ᱯᱮ ᱦᱚᱲ ᱠᱚ ᱩᱴᱷᱟᱹᱣ ᱟᱠᱟᱫ ᱠᱚᱣᱟ ᱟᱵᱚ ᱯᱟᱨᱚᱢᱯᱚᱨᱤᱠ ᱜᱨᱟᱢ ᱥᱚᱵᱷᱟ ᱠᱟᱱᱟ ᱩᱱᱠᱩ ᱦᱚᱸ ᱟᱵᱚᱨᱮᱱ ᱦᱚᱲ ᱠᱟᱱ ᱜᱮᱭᱟ ᱠᱚ ᱞᱟᱹᱭᱮᱫ ᱛᱟᱦᱮᱸ ᱵᱚᱱ ᱠᱤᱱᱛᱩ ᱩᱱᱠᱩ ᱡᱮᱦᱮᱛᱩ ᱩᱱᱠᱩ ᱢᱤᱫᱴᱟᱝ ᱥᱮᱸᱜᱮᱞ ᱞᱮᱠᱟᱱ ᱯᱟᱦᱴᱟ ᱨᱮᱱ ᱦᱚᱲ ᱠᱟᱱᱟ ᱠᱚ ᱩᱱᱠᱩ ᱢᱤᱫᱴᱟᱝ ᱠᱨᱟᱭᱤᱢ ᱟᱠᱟᱫᱼᱟ ᱠᱚ ᱟᱫᱚ ᱚᱱᱟᱛᱮ ᱱᱩᱠᱩ ᱩᱴᱷᱟᱹᱣ ᱟᱠᱟᱫ ᱠᱚᱣᱟ ᱤᱱᱟᱹ ᱯᱚᱨᱮ ᱱᱟᱨᱟᱱ ᱢᱩᱨᱢᱩ ᱠᱚ ᱟᱠᱚ ᱡᱟᱦᱟᱸ ᱛᱤᱱᱟᱹᱜ ᱢᱮᱱᱟᱜ ᱠᱚᱣᱟ ᱤᱵᱷᱮᱱ ᱥᱟᱞᱠᱷᱟᱱ ᱢᱩᱨᱢᱩ ᱦᱚᱸ ᱵᱟᱠᱚ ᱞᱟᱹᱭᱟ ᱞᱟᱹᱭᱮᱫ ᱛᱟᱦᱮᱸ ᱠᱚ ᱥᱟᱞᱠᱷᱟᱱ ᱢᱩᱨᱢᱩ ᱦᱚᱸ ᱛᱮᱦᱮᱧ ᱥᱚᱢᱟᱡᱽ ᱨᱮ ᱠᱨᱟᱭᱤᱢ ᱮᱫ ᱠᱷᱟᱱ ᱫᱚ ᱩᱱᱤ ᱦᱚᱲᱟᱜ ᱵᱟᱝ ᱦᱩᱭᱩᱜᱼᱟ ᱟᱞᱮ ᱩᱱᱤ ᱟᱭᱤᱱ ᱨᱮᱱᱟᱜ ᱠᱟᱨᱵᱟᱭ ᱞᱮ ᱠᱚᱨᱟᱣ ᱟᱭᱟ ᱛᱚ ᱟᱹᱰᱤ ᱟᱹᱰᱤ ᱥᱟᱨᱦᱟᱣ ᱱᱚᱜᱼᱚᱭ ᱵᱟᱞᱮ ᱫᱤᱥᱚᱢ ᱯᱟᱨᱜᱟᱱᱟ ᱵᱟᱵᱟ ᱡᱟᱦᱟᱱᱟᱜ ᱠᱟᱛᱷᱟᱭ ᱨᱚᱲ ᱠᱮᱫ ᱟᱨ ᱵᱟᱠᱷᱟᱱ ᱫᱚᱭ ᱞᱟᱹᱭᱟᱫ ᱵᱚᱱ ᱡᱮ ᱵᱷᱚᱸᱡᱽ ᱫᱤᱥᱚᱢ ᱢᱟᱹᱡᱷᱤ ᱵᱟᱵᱟ ᱠᱚ ᱛᱮᱦᱮᱧ ᱵᱟᱞᱮ ᱫᱤᱥᱚᱢ ᱢᱟᱹᱡᱷᱤ ᱯᱟᱨᱜᱟᱱᱟ ᱵᱟᱵᱟ ᱛᱟᱠᱚ ᱡᱟᱦᱟᱸ ᱫᱤᱥ ᱦᱩᱫᱤᱥ ᱠᱚ ᱮᱢᱮᱫ ᱵᱷᱚᱸᱡᱽ ᱫᱤᱥᱚᱢ ᱨᱮ ᱢᱟᱹᱡᱷᱤ ᱵᱟᱵᱟ ᱠᱚ ᱞᱟᱹᱜᱤᱫ ᱛᱮ ᱛᱚ ᱛᱮᱦᱮᱧ ᱵᱟᱞᱮ ᱫᱤᱥᱚᱢ ᱯᱟᱨᱜᱟᱱᱟ ᱵᱟᱵᱟ ᱡᱟᱦᱟᱸ ᱦᱚᱨ ᱰᱟᱦᱟᱨ ᱮ ᱩᱫᱩᱜᱮᱫ ᱟᱨ ᱵᱟᱠᱷᱟᱱ ᱞᱟᱹᱭᱟᱵᱚᱱ ᱠᱟᱱ ᱚᱱᱟ ᱰᱟᱦᱟᱨ ᱛᱮ ᱡᱩᱫᱤ ᱵᱷᱚᱸᱡᱽ ᱫᱤᱥᱚᱢ ᱪᱟᱹᱦᱤ ᱳᱰᱤᱥᱟ ᱨᱮ ᱡᱟᱦᱟᱸ ᱛᱤᱱᱟᱹᱜ ᱜᱮ ᱠᱷᱮᱨᱣᱟᱲ ᱴᱚᱴᱷᱟ ᱠᱚ ᱢᱮᱱᱟᱜ ᱟᱠᱟᱫ ᱠᱚ ᱡᱚᱛᱚ ᱚᱱᱟ ᱢᱤᱫᱴᱟᱝ ᱰᱟᱦᱟᱨ ᱛᱮᱵᱚᱱ ᱛᱟᱲᱟᱢ ᱞᱮᱠᱷᱟᱱ ᱛᱮᱦᱮᱧ ᱟᱹᱫᱤᱢ ᱠᱷᱮᱨᱣᱟᱲ ᱠᱚᱣᱟᱜ ᱫᱚ ᱡᱩᱰᱤᱥᱤᱭᱟᱞ ᱰᱟᱦᱟᱨ ᱫᱚ ᱵᱟᱝ ᱠᱟᱱᱟ ᱟᱹᱫᱤᱢ ᱡᱟᱹᱛᱤ ᱠᱚᱣᱟᱜ ᱫᱚ ᱱᱚᱱ ᱡᱩᱰᱤᱥᱤᱭᱟᱞ ᱰᱟᱦᱟᱨ ᱠᱟᱱᱟ ᱛᱮᱦᱮᱧ ᱱᱚᱜᱼᱚᱭ ᱵᱟᱞᱮ ᱫᱤᱥᱚᱢ ᱯᱟᱨᱜᱟᱱᱟ ᱵᱟᱵᱟ ᱡᱟᱦᱟᱸᱭ ᱨᱚᱲ ᱠᱮᱫ ᱚᱱᱟ ᱰᱟᱦᱟᱨ ᱛᱮᱵᱚᱱ ᱛᱟᱲᱟᱢ ᱞᱮᱠᱷᱟᱱ ᱦᱳᱭᱛᱳ ᱥᱩᱞᱩᱠ ᱰᱟᱦᱟᱨ ᱵᱚᱱ ᱧᱟᱢ ᱫᱟᱲᱮᱭᱟᱜᱼᱟ ᱟᱨ ᱟᱹᱰᱤ ᱵᱟᱝ ᱢᱮᱱᱟ ᱥᱟᱞᱠᱷᱟᱱ ᱰᱟᱦᱟᱨ ᱫᱚ ᱰᱷᱚᱲᱟ ᱜᱮᱭᱟ ᱟᱨ ᱥᱟᱞᱠᱷᱟᱱ ᱰᱟᱦᱟᱨ ᱛᱮᱵᱚᱱ ᱛᱟᱲᱟᱢ ᱞᱮᱠᱷᱟᱱ ᱚᱸᱰᱮ ᱫᱚᱵᱚᱱ ᱦᱩᱡᱟᱹᱝᱚᱜᱼᱟ ᱚᱱᱟ ᱞᱮᱠᱟᱱ ᱠᱟᱛᱷᱟ ᱯᱟᱨᱜᱟᱱᱟ ᱵᱟᱵᱟᱭ ᱨᱚᱲ ᱠᱮᱜᱼᱟ ᱛᱚ ᱵᱟᱸᱫᱽᱨᱤᱯᱳᱥᱤ ᱯᱩᱞᱤᱥ ᱥᱴᱮᱥᱚᱱ ᱠᱷᱚᱱ ᱵᱤᱠᱨᱚᱢ ᱴᱩᱰᱩᱣᱟᱜ ᱨᱤᱯᱳᱨᱴ ᱵᱤᱴᱤ ᱰᱤᱡᱤᱴᱟᱞ ᱫᱤᱥᱚᱢ